ᱯᱚᱲᱦᱚᱱ ᱥᱮ ᱥᱟᱛᱟᱢ ᱫᱤᱠ ᱛᱮᱧ ᱥᱮᱴᱮᱨ ᱠᱟᱱᱟ ᱚᱱᱟ ᱫᱚ ᱦᱩᱭᱩᱜ ᱠᱟᱱᱟ ᱡᱮ ᱟᱹᱭᱟᱹᱛ ᱠᱷᱚᱱ ᱵᱚᱪᱚᱱ ᱚᱠᱟ ᱞᱮᱠᱟ ᱠᱟᱛᱮ ᱟᱵᱚ ᱵᱚᱱ ᱟᱹᱨᱩᱭᱟ ᱱᱚᱣᱟ ᱢᱟᱲᱟᱝ ᱟᱵᱚ ᱠᱤᱪᱷᱩ ᱜᱟᱱ ᱫᱚᱵᱚᱱ ᱜᱟᱞᱚᱪ ᱟᱠᱟᱫᱟ ᱛᱮᱦᱮᱧ ᱟᱨᱦᱚᱸ ᱚᱱᱠᱟᱜᱮ ᱠᱤᱪᱷᱩ ᱠᱤᱪᱷᱩ ᱟᱨᱚ ᱵᱚᱱ ᱜᱟᱞᱚᱪᱟ ᱡᱮ ᱚᱠᱟ ᱠᱚ ᱟᱹᱲᱟᱹ ᱚᱱᱟ ᱟᱹᱭᱟᱹᱛ ᱨᱮ ᱛᱟᱦᱮᱸ ᱞᱮᱱᱠᱷᱟᱱ ᱥᱮ ᱚᱱᱟ ᱟᱹᱭᱟᱹᱛ ᱚᱠᱟ ᱞᱮᱠᱟᱱᱟᱜ ᱛᱟᱦᱮᱸ ᱞᱮᱱᱠᱷᱟᱱ ᱚᱠᱟ ᱵᱚᱪᱚᱱ ᱨᱮ ᱟᱵᱚ ᱵᱚᱱ ᱟᱹᱨᱩᱭᱟ ᱟᱨ ᱚᱠᱟ ᱞᱮᱠᱟ ᱠᱟᱛᱮ ᱱᱚᱣᱟ ᱟᱵᱚ ᱵᱚᱱ ᱧᱮᱞᱮᱫ ᱛᱟᱦᱮᱱᱟ ᱛᱚ ᱢᱟᱲᱟᱝ ᱨᱮᱱᱟᱜ ᱜᱟᱞᱚᱪ ᱛᱟᱭᱚᱢ ᱛᱮᱦᱮᱧ ᱪᱚᱞᱚ ᱵᱚᱱ ᱧᱮᱞ ᱞᱮᱜᱮ ᱡᱟᱦᱟᱸ ᱠᱚ ᱟᱨᱦᱚᱸ ᱚᱱᱠᱟᱱᱟᱜ ᱥᱟᱨᱮᱡ ᱢᱮᱱᱟᱜ ᱜᱮᱭᱟ ᱛᱚ ᱛᱮᱦᱮᱧ ᱡᱟᱦᱟᱸ ᱠᱚᱵᱚᱱ ᱧᱮᱞᱟ ᱚᱱᱟ ᱨᱮᱱᱟᱜ ᱯᱳᱭᱞᱳ ᱨᱮᱜᱮ ᱵᱚᱱ ᱧᱮᱞᱟ ᱡᱮ ᱡᱟᱦᱟᱸ ᱠᱚ ᱟᱹᱭᱟᱹᱛ ᱨᱮ ᱵᱮᱛᱤᱛᱚ ᱪᱷᱟᱰᱟ ᱢᱤᱫ ᱦᱚᱲ ᱪᱷᱟᱰᱟ ᱵᱟᱫ ᱛᱮ ᱮᱢᱟᱱ ᱟᱹᱲᱟᱹ ᱱᱤᱨᱫᱤᱥᱴᱚ ᱞᱮᱠᱟᱛᱮ ᱛᱟᱦᱮᱱᱟ ᱩᱱ ᱫᱚ ᱚᱱᱮ ᱚᱱᱟ ᱟᱹᱭᱟᱹᱛ ᱫᱚ ᱟᱵᱚ ᱪᱮᱫ ᱵᱚᱱ ᱪᱤᱠᱟᱹᱭᱟ ᱮ ᱵᱚᱪᱚᱱ ᱨᱮᱵᱚᱱ ᱟᱹᱨᱩᱭᱟ ᱛᱟᱦᱞᱮ ᱡᱩᱫᱤ ᱵᱮᱛᱤᱛᱚ ᱪᱷᱟᱰᱟ ᱢᱤᱫ ᱦᱚᱲ ᱪᱷᱟᱰᱟ ᱵᱟᱫ ᱛᱮ ᱱᱤᱨᱫᱤᱥᱴᱚ ᱠᱟᱛᱮ ᱱᱚᱣᱟ ᱠᱚ ᱵᱩᱡᱷᱟᱹᱜᱼᱟ ᱮᱸᱰᱮᱠᱷᱟᱱ ᱫᱚ ᱚᱱᱟ ᱫᱚ ᱮ ᱵᱚᱪᱚᱱ ᱨᱮᱵᱚᱱ ᱟᱹᱨᱩᱭᱟ

ᱥᱟᱱᱟᱢ ᱫᱷᱟᱛᱩ ᱱᱚᱰᱮ ᱟᱵᱚ ᱱᱟᱥᱮᱱᱟᱜ ᱟᱨᱚ ᱦᱩᱫᱤᱥ ᱞᱟᱹᱠᱛᱤᱜ ᱠᱟᱱᱟ ᱡᱮ ᱡᱩᱫᱤ ᱵᱚᱱ ᱧᱮᱞᱟ ᱡᱮ ᱱᱤᱨᱫᱤᱥᱴᱚ ᱠᱟᱛᱮ ᱢᱮᱱᱟᱜ ᱟᱠᱟᱫᱟ ᱩᱱ ᱫᱚ ᱚᱱᱟ ᱪᱮᱫ ᱵᱚᱱ ᱪᱤᱠᱟᱹᱭᱟ ᱩᱱ ᱫᱚ ᱚᱱᱟ ᱡᱟᱦᱟᱸ ᱱᱤᱨᱫᱤᱥᱴᱚ ᱠᱟᱛᱮ ᱡᱟᱦᱟᱸ ᱡᱤᱱᱤᱥ ᱛᱟᱦᱮᱱᱟ ᱚᱱᱟ ᱫᱚ ᱟᱵᱚ ᱵᱨᱮᱠᱮᱴ ᱵᱷᱤᱛᱤᱨ ᱨᱮᱵᱚᱱ ᱫᱚᱦᱚᱭᱟ ᱪᱮᱫ ᱱᱚᱰᱮ ᱛᱟᱦᱮᱸ ᱠᱟᱱᱟ ᱯᱟᱨᱚᱛ ᱪᱷᱟᱰᱟ ᱦᱩᱭᱱᱟ ᱛᱟᱦᱞᱮ ᱥᱟᱱᱟᱢ ᱫᱷᱟᱹᱛᱩ ᱯᱟᱨᱚᱛ ᱪᱷᱟᱰᱟ ᱦᱩᱭᱩᱜ ᱠᱟᱱᱟ ᱠᱮᱴᱮᱡ ᱦᱩᱭᱮᱱ ᱛᱟᱵᱚᱱᱟ ᱪᱮᱫ ᱤ ᱵᱚᱪᱚᱱ ᱛᱟᱦᱞᱮ ᱱᱚᱜᱼᱚᱭ ᱡᱮ ᱟᱵᱚ ᱱᱤᱨᱫᱤᱥᱴᱚ ᱠᱟᱛᱮ ᱢᱤᱫᱴᱟᱝ ᱟᱹᱲᱟᱹ ᱵᱚᱱ ᱧᱟᱢ ᱠᱮᱜᱼᱟ ᱡᱮ ᱯᱟᱨᱚᱛ ᱪᱷᱟᱰᱟ ᱡᱟᱦᱟᱸ ᱛᱤᱱᱟᱹᱜ ᱫᱷᱟᱹᱛᱩ ᱢᱮᱱᱟᱜ ᱠᱚᱣᱟ ᱡᱚᱛᱚ ᱜᱮ ᱠᱮᱴᱮᱡ ᱜᱮᱭᱟ ᱛᱟᱦᱞᱮ ᱚᱱᱮ ᱱᱤᱨᱫᱤᱥᱴᱚ ᱠᱷᱟᱹᱛᱤᱨᱟᱱ ᱛᱮ ᱱᱚᱸᱰᱮ ᱟᱨᱚ ᱪᱮᱫ ᱵᱚᱱ ᱫᱚᱦᱚ ᱠᱮᱫᱟ ᱡᱮ ᱚᱱᱟ ᱫᱚ ᱱᱚᱸᱰᱮ ᱟᱵᱚ ᱵᱩᱴᱟᱹ ᱥᱟᱺᱦᱤᱡ ᱟᱨᱚ ᱵᱚᱱ ᱚᱞ ᱫᱚᱦᱚ ᱠᱟᱫᱟ ᱡᱮ ᱦᱮᱸ ᱯᱟᱨᱚᱛ ᱪᱷᱟᱰᱟ ᱜᱮ ᱢᱮᱱᱫᱚ ᱯᱟᱨᱚᱛ ᱵᱚᱫᱚᱞ ᱛᱮ ᱟᱨᱚ ᱮᱴᱟᱜ ᱡᱟᱦᱟᱸ ᱛᱤᱱᱟᱹᱜ ᱢᱮᱱᱟᱜ ᱠᱚᱫᱚ ᱡᱚᱛᱚ ᱜᱮ ᱪᱮᱫ ᱠᱟᱱᱟ ᱚᱱᱟ ᱠᱚᱫᱚ

ᱡᱚᱛᱚ ᱫᱷᱟᱹᱛᱩ ᱠᱮᱴᱮᱡ ᱱᱚᱣᱟ ᱟᱵᱚ ᱟᱹᱭᱟᱹᱛ ᱠᱚ ᱮᱢ ᱟᱠᱟᱫ ᱵᱚᱱᱟ ᱡᱮ ᱢᱤᱫᱴᱟᱝ ᱪᱷᱟᱰᱟ ᱡᱚᱛᱚ ᱫᱷᱟᱹᱛᱩ ᱠᱮᱴᱮᱡ ᱛᱟᱦᱞᱮ ᱱᱚᱜᱼᱚ ᱱᱚᱣᱟ ᱨᱮᱫᱚ ᱧᱮᱞᱟᱵᱚᱱ ᱡᱮ ᱢᱤᱫᱴᱟᱝ ᱪᱷᱟᱰᱟ ᱠᱤᱱᱛᱩ ᱚᱠᱟᱴᱟᱜ ᱱᱚᱣᱟ ᱫᱚ ᱠᱤᱱᱛᱩ ᱟᱵᱚ ᱵᱩᱴᱟᱹ ᱥᱟᱺᱦᱤᱡ ᱵᱟᱠᱚ ᱢᱮᱱ ᱟᱠᱟᱫ ᱵᱚᱱᱟ

ᱥᱚᱝᱡᱳᱡᱚᱠ ᱥᱮ ᱠᱚᱯᱩᱞᱟ ᱤᱱᱟᱹ ᱯᱚᱨᱮ ᱵᱤᱫᱷᱤᱭᱟ ᱱᱚᱣᱟ ᱫᱚ ᱡᱮᱱᱚ ᱴᱷᱤᱠ ᱴᱷᱟᱠ ᱟᱵᱚ ᱛᱟᱦᱮᱱ ᱛᱟᱵᱚᱱ ᱢᱟ ᱡᱚᱠᱷᱚᱱ ᱟᱵᱚ ᱱᱚᱣᱟ ᱛᱚᱨᱠᱚ ᱥᱟᱬᱮᱥ ᱨᱩᱯ ᱨᱮᱵᱚᱱ ᱟᱹᱨᱩᱭᱟ ᱟᱨ ᱱᱚᱣᱟ ᱫᱚ ᱦᱩᱭᱱᱟ ᱤᱱᱟᱹ ᱯᱚᱨᱮ ᱵᱚᱱ ᱧᱮᱞ ᱞᱮᱜᱮ ᱪᱮᱫ ᱢᱮᱱᱟᱜᱼᱟ

ᱤᱱᱟᱹ ᱯᱚᱨᱮ ᱡᱟᱦᱟᱸ ᱟᱹᱨᱤ ᱟᱵᱚ ᱴᱷᱮᱱ ᱢᱮᱱᱟᱜᱼᱟ ᱥᱮ ᱡᱟᱦᱟᱸ ᱟᱹᱲᱟᱹ ᱠᱚ ᱧᱮᱞ ᱠᱟᱛᱮ ᱟᱵᱚ ᱵᱚᱱ ᱵᱩᱡᱷᱟᱹᱣ ᱫᱟᱲᱮᱭᱟᱜᱼᱟ ᱚᱱᱟ ᱫᱚ ᱦᱩᱭᱩᱜ ᱠᱟᱱᱟ ᱡᱮ ᱡᱩᱫᱤ ᱵᱚᱱ ᱧᱮᱞᱟ ᱡᱟᱦᱟᱱ ᱟᱹᱭᱟᱹᱛ ᱠᱩᱠᱞᱤ ᱵᱩᱡᱷᱟᱹᱜ ᱠᱟᱱᱟ ᱢᱮᱱᱫᱚ ᱤᱱᱴᱟᱨᱳᱜᱮᱴᱤᱵᱷ ᱥᱮᱱᱴᱮᱱᱥ ᱨᱮ ᱢᱮᱱᱟᱜᱼᱟ ᱛᱟ ᱠᱩᱠᱞᱤ ᱢᱮᱱᱫᱚ ᱤᱱᱴᱟᱨᱳᱜᱮᱴᱤᱵᱷ ᱥᱮᱱᱴᱮᱱᱥ ᱨᱮ ᱢᱮᱱᱟᱜᱼᱟ ᱚᱱᱠᱟᱱᱟᱜ ᱟᱹᱭᱟᱹᱛ ᱡᱩᱫᱤ ᱟᱵᱚ ᱵᱚᱱ ᱧᱟᱢᱟ ᱮᱸᱰᱮᱠᱷᱟᱱ ᱩᱱ ᱵᱚᱱ ᱪᱤᱠᱟᱹᱭᱟ ᱩᱱ ᱫᱚ ᱚᱱᱟ ᱟᱹᱭᱟᱹᱛ ᱨᱮᱱᱟᱜ ᱢᱮᱱᱮᱛ ᱪᱮᱛᱟᱱ ᱱᱤᱨᱵᱷᱚᱨ ᱠᱟᱛᱮ ᱟᱵᱚ ᱚᱱᱟ ᱫᱚ ᱠᱤᱱᱛᱩ ᱵᱚᱱ ᱟᱹᱨᱩᱭᱟ ᱢᱟᱱᱮ ᱚᱠᱟ ᱞᱮᱠᱟ ᱩᱱᱤ ᱠᱩᱠᱞᱤ ᱫᱚᱦᱚ ᱟᱠᱟᱫᱼᱟ ᱚᱱᱟ ᱠᱩᱠᱞᱤ ᱨᱮᱱᱟᱜ ᱛᱮᱞᱟ ᱪᱮᱫ ᱞᱮᱠᱟ ᱞᱟᱹᱠᱛᱤ ᱠᱟᱱᱟ ᱪᱮᱫ ᱞᱮᱠᱟᱱ ᱠᱩᱠᱞᱤ ᱵᱩᱡᱷᱟᱹᱜ ᱠᱟᱱᱟ ᱱᱚᱣᱟ ᱪᱮᱛᱟᱱ ᱨᱮ ᱱᱤᱨᱵᱷᱚᱨ ᱠᱟᱛᱮ ᱟᱵᱚ ᱚᱱᱟ ᱟᱹᱭᱟᱹᱛ ᱠᱚᱫᱚ ᱵᱚᱱ ᱟᱹᱨᱩᱭᱟ ᱢᱮᱱᱫᱚ ᱛᱟᱦᱚᱞᱮ ᱡᱟᱦᱟᱸ ᱠᱚ ᱠᱩᱠᱞᱤ ᱟᱱᱟᱜ ᱢᱮᱱᱟᱜᱼᱟ ᱠᱩᱠᱞᱤ ᱵᱩᱡᱷᱟᱹᱜ ᱠᱟᱱᱟ ᱤᱱᱴᱟᱨᱳᱜᱮᱴᱤᱵᱷ ᱥᱮᱱᱴᱮᱱᱥ ᱠᱟᱱᱟ ᱴᱷᱤᱠ ᱚᱱᱮ ᱚᱱᱠᱟᱱᱟᱜ ᱟᱵᱚ ᱪᱮᱫ ᱵᱚᱱ ᱪᱤᱠᱟᱹᱭᱟ ᱚᱱᱟ ᱨᱮᱱᱟᱜ ᱢᱮᱱᱮᱛ ᱪᱮᱛᱟᱱ ᱨᱮ ᱱᱤᱨᱵᱷᱚᱨ ᱠᱟᱛᱮ ᱚᱱᱟ ᱫᱚ ᱟᱵᱚ ᱫᱚᱵᱚᱱ ᱟᱹᱨᱩᱭᱟ ᱡᱮᱞᱮᱠᱟ ᱚᱱᱟ ᱢᱤᱫᱴᱟᱝ ᱫᱟᱹᱭᱠᱟᱹ ᱵᱚᱱ ᱧᱮᱞ ᱞᱮᱜᱮ ᱡᱮ ᱢᱮᱱᱟᱜ ᱟᱠᱟᱫᱟ ᱦᱮᱢᱟᱞ ᱵᱟᱹᱵᱩ ᱠᱤ ᱥᱩᱠᱷᱤ ᱵᱟᱝ ᱠᱟᱱᱟ ᱛᱟᱦᱚᱞᱮ ᱚᱱᱟ ᱡᱮ ᱦᱮᱢᱟᱞ ᱵᱟᱹᱵᱩ ᱠᱤ ᱥᱩᱠᱷᱤ ᱵᱟᱝ ᱠᱟᱱᱟᱭ ᱛᱟᱦᱚᱞᱮ ᱱᱚᱜᱼᱚᱭ ᱡᱮ ᱱᱚᱣᱟ ᱠᱩᱠᱞᱤ ᱢᱮᱱᱟᱜ ᱟᱠᱟᱫᱟ ᱛᱟᱦᱚᱞᱮ ᱠᱩᱠᱞᱤ ᱵᱩᱡᱷᱟᱹᱜ ᱠᱟᱱᱟ ᱛᱟᱦᱚᱞᱮ ᱱᱚᱣᱟ ᱫᱚ ᱪᱮᱫ ᱵᱚᱱ ᱪᱤᱠᱟᱹᱭᱟ ᱡᱮ ᱡᱩᱫᱤ ᱠᱩᱠᱞᱤ ᱵᱩᱡᱷᱟᱹᱜᱼᱟ ᱱᱚᱜᱼᱚ ᱱᱚᱝᱠᱟ ᱮᱸᱰᱮᱠᱷᱟᱱ ᱩᱱᱫᱚ ᱪᱮᱫ ᱪᱤᱠᱟᱹ ᱦᱩᱭᱩᱜᱼᱟ ᱚᱱᱮ ᱚᱱᱟ ᱵᱚᱪᱚᱱ ᱫᱚ ᱟᱵᱚ ᱫᱚ ᱪᱮᱫ ᱞᱮᱠᱟ ᱵᱚᱱ ᱪᱤᱠᱟᱹᱭᱟ ᱡᱮ ᱚᱱᱟ ᱢᱮᱱᱮᱫ ᱪᱮᱛᱟᱱ ᱨᱮ ᱱᱤᱨᱵᱷᱚᱨ ᱠᱟᱛᱮ ᱟᱵᱚ ᱵᱚᱱ ᱠᱚᱨᱟᱣᱟ

Давай. ᱦᱩᱭᱩᱜ ᱠᱟᱱᱟ ᱥᱩᱠᱷᱤ ᱦᱩᱭᱱᱟ ᱛᱟᱦᱞᱮ ᱦᱮᱢᱟᱞ ᱵᱟᱹᱵᱩ ᱫᱚᱭ ᱦᱩᱭᱩᱜ ᱠᱟᱱᱟ ᱥᱩᱠᱷᱤ ᱱᱚᱣᱟ ᱫᱚ ᱟᱵᱚ ᱫᱚ ᱮᱵᱚᱪᱚᱱ ᱨᱮᱵᱚᱱ ᱟᱹᱨᱩ ᱠᱮᱫᱟ ᱡᱮᱞᱮᱠᱟ ᱟᱨᱚ ᱡᱩᱫᱤ ᱵᱚᱱ ᱢᱮᱱᱟ ᱡᱮ ᱚᱠᱚᱭ ᱥᱩᱠ ᱵᱟᱭ ᱠᱷᱚᱡᱚᱜᱼᱟ ᱛᱮᱞᱟ ᱪᱮᱫ ᱵᱚᱱ ᱞᱟᱹᱭ ᱫᱟᱲᱮᱭᱟᱜᱼᱟ ᱡᱮ ᱥᱟᱱᱟᱢ ᱦᱚᱲᱜᱮ ᱥᱩᱠ ᱠᱚ ᱠᱷᱚᱡᱚᱜᱼᱟ ᱥᱟᱹᱨᱤ ᱠᱟᱛᱷᱟ ᱛᱟᱦᱞᱮ ᱱᱚᱜᱼᱚ ᱱᱚᱝᱠᱟ ᱚᱱᱟ ᱚᱱᱟ ᱠᱩᱠᱞᱤ ᱪᱮᱛᱟᱱ ᱨᱮ ᱟᱵᱚ ᱥᱮ ᱚᱱᱟ ᱢᱮᱱᱮᱫ ᱪᱮᱛᱟᱱ ᱨᱮ ᱱᱤᱨᱵᱷᱚᱨ ᱠᱟᱛᱮ ᱟᱵᱚ ᱫᱚ ᱚᱱᱟ ᱵᱚᱪᱚᱱ ᱵᱚᱱ ᱟᱹᱜᱩᱭᱟ ᱚᱱᱟ ᱡᱮ ᱮ ᱵᱚᱪᱚᱱ ᱦᱩᱭᱩᱜ ᱜᱮᱭᱟ ᱱᱚᱝᱠᱟ ᱫᱚ ᱵᱟᱝ ᱛᱚ ᱟᱵᱚ ᱧᱮᱞᱟᱵᱚᱱ ᱡᱮ ᱚᱱᱟ ᱨᱮᱱᱟᱜ ᱠᱩᱠᱞᱤ ᱚᱠᱟ ᱞᱮᱠᱟ ᱵᱩᱡᱷᱟᱹᱜ ᱠᱟᱱᱟ ᱚᱱᱟ ᱪᱮᱛᱟᱱ ᱨᱮ ᱴᱷᱤᱠ ᱜᱮᱭᱟ ᱵᱩᱡᱷᱟᱹᱣ ᱮᱱᱟ ᱠᱟᱛᱷᱟ ᱤᱱᱟᱹ ᱯᱚᱨᱮ ᱡᱟᱦᱟᱸ ᱵᱚᱱ ᱧᱮᱞᱟ ᱤᱱᱟᱹ ᱯᱚᱨᱮ ᱡᱟᱦᱟᱸ ᱵᱚᱱ ᱧᱮᱞᱟ ᱚᱱᱟ ᱫᱚ ᱠᱟᱱᱟ ᱟᱹᱭᱟᱹᱛ ᱨᱮ ᱟᱹᱭᱟᱹᱛ ᱨᱮ ᱩᱫᱽᱫᱮᱥᱥᱚ ᱡᱩᱫᱤ ᱥᱮ ᱱᱟᱣᱩᱱ ᱡᱩᱫᱤ

ᱛᱤᱜᱮ ᱟᱵᱚᱣᱟᱜ ᱡᱟᱦᱟᱸ ᱯᱩᱱᱭᱟ ᱱᱤᱨᱚᱯᱮᱠᱠᱷᱚ ᱵᱚᱪᱚᱱ ᱚᱱᱟ ᱢᱩᱫᱽᱨᱮ ᱡᱟᱦᱟᱸ ᱮ ᱵᱚᱪᱚᱱ ᱚᱱᱟᱴᱟᱜ ᱨᱮᱵᱚᱱ ᱟᱹᱨᱩᱭᱟ ᱛᱤᱨᱮ ᱡᱩᱫᱤ ᱟᱹᱭᱟᱹᱛ ᱨᱮ ᱪᱮᱫ ᱛᱟᱦᱮᱱᱟ ᱱᱟᱣᱩᱱ ᱥᱮ ᱧᱩᱛᱩᱢ ᱵᱩᱡᱷᱟᱹᱜᱼᱟ ᱛᱟᱦᱞᱮ ᱧᱮᱞ ᱞᱮᱜᱮ ᱵᱚᱱ ᱚᱱᱠᱟᱱᱟᱜ ᱢᱤᱫᱴᱟᱝ ᱫᱟᱹᱭᱠᱟᱹ ᱢᱚᱝᱜᱚᱞ ᱢᱤᱫᱴᱟᱝ

ᱛᱟᱦᱚᱞᱮ ᱟᱵᱚᱣᱟᱜ ᱡᱟᱦᱟᱸ ᱞᱚᱡᱤᱠᱮᱞ ᱯᱷᱚᱨᱢ ᱚᱱᱟ ᱪᱮᱫ ᱵᱚᱱ ᱪᱤᱠᱟᱹ ᱫᱟᱲᱮᱭᱟᱜᱼᱟ ᱛᱟᱦᱚᱞᱮ ᱮ ᱵᱚᱪᱚᱱ ᱵᱚᱱ ᱞᱟᱹᱭᱫᱟ ᱮ ᱵᱚᱪᱚᱱ ᱠᱷᱟᱱ ᱪᱮᱫ ᱦᱩᱭᱩᱜᱼᱟ ᱛᱟᱦᱚᱞᱮ ᱩᱫᱽᱫᱮᱥᱥᱚ ᱢᱚᱝᱜᱚᱞᱮ ᱦᱩᱭᱩᱜ ᱠᱟᱱᱟ ᱢᱤᱫᱴᱟᱝ ᱮᱸᱜᱮᱞ ᱢᱮᱱᱠᱷᱟᱱ ᱱᱚᱰᱮ ᱟᱨᱚ ᱠᱩᱠᱞᱤ ᱦᱮᱡ ᱫᱟᱲᱮᱭᱟᱜᱼᱟ ᱡᱮ ᱟᱵᱚ ᱵᱚᱱ ᱵᱟᱲᱟᱭᱟ ᱡᱚᱠᱷᱚᱱ ᱵᱚᱪᱚᱱ ᱨᱮᱵᱚᱱ ᱟᱹᱨᱩᱭᱟ ᱡᱷᱚᱛᱚ ᱨᱮᱜᱮ ᱪᱮᱫ ᱫᱚᱨᱠᱟᱨᱚᱜᱼᱟ ᱢᱤᱫᱴᱟᱝ ᱯᱚᱨᱤᱢᱟᱱ ᱫᱚᱨᱠᱟᱨᱚᱜᱼᱟ ᱛᱟᱦᱞᱮ ᱱᱚᱰᱮ ᱫᱚ ᱩᱫᱽᱫᱮᱥᱥᱚ ᱜᱮ ᱟᱴᱠᱟ ᱥᱮᱴᱮᱨᱮᱱᱟ ᱢᱮᱱᱠᱷᱟᱱ ᱯᱚᱨᱤᱢᱟᱱ ᱫᱚ ᱵᱟᱹᱱᱩᱜᱼᱟ ᱛᱚ ᱪᱮᱫᱟᱜ ᱱᱚᱝᱠᱟᱭᱮᱱᱟ ᱛᱚ ᱱᱚᱣᱟ ᱠᱷᱟᱹᱛᱤᱨ ᱜᱮ ᱱᱚᱰᱮ ᱡᱮ ᱢᱚᱝᱜᱚᱞ ᱡᱟᱦᱟᱸᱭ ᱮᱸᱜᱮᱞ ᱱᱩᱭ ᱫᱚ ᱫᱷᱟᱹᱨᱛᱤ ᱨᱮ ᱢᱤᱫᱴᱟᱝ ᱥᱩᱢᱩᱝ ᱜᱮ ᱢᱮᱱᱟᱭᱟ ᱢᱤᱫᱴᱟᱝ ᱥᱩᱢᱩᱝ ᱜᱮ ᱛᱚ ᱱᱤᱛ ᱡᱩᱫᱤ ᱟᱨᱦᱚᱸ ᱠᱩᱠᱞᱤ ᱦᱤᱡᱩᱜᱼᱟ ᱡᱮ ᱡᱟᱦᱟᱸ ᱧᱩᱛᱩᱢ ᱢᱮᱱᱟᱜ ᱟᱠᱟᱫᱟ ᱛᱟᱦᱞᱮ ᱧᱩᱛᱩᱢ ᱫᱚ ᱩᱱᱤ ᱠᱷᱟᱱ ᱫᱚ ᱪᱮᱫᱟᱜ ᱛᱚ ᱱᱚᱜᱼᱚ ᱱᱟ ᱠᱷᱮᱛᱨᱮ ᱨᱮ ᱠᱤᱪᱷᱩ ᱵᱮᱛᱤᱠᱨᱚᱢ ᱛᱟᱦᱮᱱᱟ ᱚᱱᱮ ᱚᱱᱟ ᱵᱮᱛᱤᱠᱨᱚᱢ ᱨᱮ ᱱᱚᱜᱼᱚ ᱱᱟ ᱫᱚ ᱢᱮᱱᱟᱜᱼᱟ ᱡᱮ ᱱᱚᱰᱮ ᱫᱚ ᱯᱚᱨᱤᱢᱟᱱ ᱫᱚ ᱵᱟᱝ ᱥᱚᱫᱚᱨᱚᱜᱼᱟ ᱱᱚᱰᱮ ᱫᱚ ᱪᱮᱫ ᱡᱮᱦᱮᱛᱩ ᱚᱱᱟ ᱟᱹᱭᱟᱹᱛ ᱨᱮ ᱱᱟᱣᱩᱱ ᱜᱮ ᱩᱫᱽᱫᱮᱥᱥᱚ ᱨᱮ ᱢᱮᱱᱟᱭᱟ

ᱪᱮᱥᱴᱟᱭ ᱢᱟ ᱮᱸᱰᱮᱠᱷᱟᱱ ᱟᱥᱚᱜ ᱠᱟᱱᱟ ᱡᱮ ᱡᱟᱦᱟᱱᱟᱜ ᱟᱱᱟᱴ ᱫᱚ ᱡᱟᱹᱱᱤᱡ ᱵᱟᱝ ᱦᱩᱭᱩᱜᱼᱟ ᱤᱱᱟᱹ ᱯᱚᱨᱮ ᱵᱚᱱ ᱧᱮᱞᱟ ᱡᱮ ᱟᱹᱭᱟᱹᱛ ᱨᱮ ᱡᱩᱫᱤ ᱱᱤᱨᱫᱤᱥᱴᱚ ᱱᱟᱣᱩᱱ ᱵᱟᱝ ᱛᱟᱦᱮᱱᱟ ᱱᱚᱰᱮ ᱡᱟᱦᱟᱸ ᱞᱮᱠᱟ ᱱᱤᱨᱫᱤᱥᱴᱚ ᱛᱟᱦᱮᱱ ᱠᱟᱱᱟ ᱱᱚᱜᱼᱚᱭ ᱡᱮ ᱧᱩᱛᱩᱢ ᱛᱟᱦᱮᱱ ᱠᱟᱱᱟ ᱫᱚ ᱱᱤᱨᱫᱤᱥᱴᱚ ᱜᱮ ᱢᱮᱱ ᱜᱟᱱ ᱛᱟᱦᱞᱮ ᱟᱹᱭᱟᱹᱛ ᱨᱮ ᱡᱩᱫᱤ ᱧᱮᱞᱟᱵᱚᱱ ᱡᱮ ᱱᱤᱨᱫᱤᱥᱴᱚ ᱱᱟᱣᱩᱱ ᱵᱟᱝ ᱛᱟᱦᱮᱱᱟ ᱵᱟᱹᱱᱩᱜᱼᱟ ᱚᱱᱤᱨᱫᱤᱥᱴᱚ ᱠᱟᱱᱟ ᱮᱸᱰᱮᱠᱷᱟᱱ ᱩᱱ ᱫᱚ ᱟᱵᱚ ᱪᱮᱫ ᱵᱚᱱ ᱪᱤᱠᱟᱹᱭᱟ ᱩᱱ ᱫᱚ ᱟᱵᱚ ᱫᱚ ᱮᱵᱚᱪᱚᱱ ᱨᱮᱵᱚᱱ ᱟᱹᱨᱩᱭᱟ ᱛᱟᱦᱞᱮ ᱱᱤᱨᱫᱤᱥᱴᱚ ᱛᱟᱦᱮᱸ ᱞᱮᱱᱠᱷᱟᱱ ᱟᱵᱚ ᱮᱵᱚᱪᱚᱱ ᱨᱮᱵᱚᱱ ᱟᱹᱨᱩᱭᱮᱫ ᱛᱟᱦᱮᱱᱟ ᱡᱩᱫᱤ ᱱᱤᱨᱫᱤᱥᱴᱚ ᱵᱟᱝ ᱛᱟᱦᱮᱱᱟ ᱮᱸᱰᱮᱠᱷᱟᱱ ᱟᱵᱚ ᱪᱮᱫ ᱵᱚᱱ ᱪᱤᱠᱟᱹᱭᱟ ᱩᱱ ᱫᱚ ᱟᱵᱚ ᱫᱚ ᱚᱱᱟ ᱫᱚ ᱟᱭ ᱵᱚᱪᱚᱱ ᱨᱮᱵᱚᱱ ᱟᱹᱨᱩᱭᱟ ᱛᱟᱦᱞᱮ ᱚᱱᱠᱟᱱᱟᱜ ᱢᱤᱫᱴᱟᱝ ᱟᱵᱚ ᱪᱮᱫ ᱵᱚᱱ ᱚᱱᱠᱟᱱᱟᱜ ᱢᱤᱫᱴᱟᱝ ᱟᱵᱚ ᱫᱟᱹᱭᱠᱟᱹ ᱵᱚᱱ ᱧᱮᱞ ᱞᱮᱜᱮ ᱢᱤᱫ ᱦᱚᱲ

ᱛᱟᱦᱚᱞᱮ ᱩᱱᱟᱹᱜ ᱜᱟᱱ ᱥᱟᱫᱷᱩ ᱵᱷᱤᱛᱤᱨ ᱨᱮ ᱡᱚᱛᱚ ᱦᱚᱲ ᱵᱟᱝ ᱠᱟᱱᱟ ᱠᱚ ᱢᱤᱫᱴᱟᱝ ᱠᱟᱱᱟ ᱟᱨ ᱡᱮᱦᱮᱛᱩ ᱱᱚᱰᱮ ᱱᱤᱨᱫᱤᱥᱴᱚ ᱵᱟᱝ ᱠᱟᱱᱟ ᱛᱟ ᱢᱤᱫᱴᱟᱝ ᱠᱤᱱᱛᱩ ᱚᱠᱚᱭᱴᱟᱜ ᱚᱱᱟ ᱫᱚ ᱠᱤᱱᱛᱩ ᱱᱚᱰᱮ ᱧᱩᱛᱩᱢ ᱫᱚ ᱵᱟᱹᱱᱩᱜ ᱛᱟᱭᱟ ᱛᱟ ᱱᱤᱨᱫᱤᱥᱴᱚ ᱵᱟᱝ ᱠᱟᱱᱟ ᱛᱟ ᱩᱱ ᱚᱠᱛᱚ ᱟᱵᱚ ᱪᱮᱫ ᱵᱚᱱ ᱪᱤᱠᱟᱹᱭᱟ ᱚᱱᱟ ᱫᱚ ᱟᱭ ᱵᱚᱪᱚᱱ ᱨᱮᱵᱚᱱ ᱫᱟᱹᱲᱟ ᱟᱨ ᱡᱚᱠᱷᱚᱱ ᱜᱮ ᱟᱵᱚ ᱟᱭ ᱵᱚᱪᱚᱱ ᱨᱮᱵᱚᱱ ᱟᱹᱨᱩᱭᱟ ᱛᱟᱦᱚᱞᱮ ᱠᱷᱟᱱ ᱜᱮ ᱪᱮᱫ ᱦᱩᱭᱩᱜᱼᱟ ᱟᱵᱚᱣᱟᱜ ᱞᱚᱡᱤᱠᱮᱞ ᱯᱷᱚᱨᱢ ᱟᱵᱚᱣᱟᱜ ᱡᱟᱦᱟᱸ ᱞᱚᱡᱤᱠᱮᱞ ᱯᱷᱚᱨᱢ ᱚᱱᱟ ᱫᱚ ᱦᱩᱭᱩᱜᱼᱟ ᱟᱭ ᱵᱚᱪᱚᱱ ᱵᱚᱱ ᱞᱟᱹᱭᱫᱟ ᱛᱟᱦᱚᱞᱮ ᱟᱫᱚᱢ ᱟᱫᱚᱢ

ᱚᱱᱟ ᱥᱟᱵᱡᱮᱠᱴ ᱫᱚ ᱪᱤᱠᱟᱹ ᱯᱩᱥᱴᱟᱹᱣ ᱥᱟᱺᱦᱤᱡ ᱥᱚᱫᱚᱨ ᱦᱩᱭᱩᱜᱼᱟ ᱛᱟᱦᱞᱮ ᱚᱱᱟ ᱫᱚ ᱚᱠᱟ ᱞᱮᱠᱟᱱᱟᱜ ᱟᱹᱭᱟᱹᱛ ᱧᱮᱞ ᱞᱮᱜᱮ ᱵᱚᱱ ᱟᱹᱭᱟᱹᱛ ᱫᱚ ᱦᱩᱭᱩᱜ ᱠᱟᱱᱟ ᱚᱠᱛᱚ ᱫᱚ ᱧᱤᱫᱟᱹ ᱚᱠᱛᱚ ᱫᱚ ᱵᱟᱝ ᱜᱤᱰᱤ ᱠᱟᱱᱟ ᱱᱤᱛ ᱫᱚ ᱧᱤᱫᱟᱹ ᱛᱟᱦᱞᱮ ᱟᱵᱚ ᱟᱹᱭᱟᱹᱛ ᱠᱚ ᱮᱢ ᱠᱟᱜ ᱵᱚᱱᱟ ᱪᱮᱫ ᱱᱤᱛ ᱫᱚ ᱧᱤᱫᱟᱹ ᱱᱚᱰᱮ ᱪᱮᱫ ᱧᱮᱞᱚᱜ ᱠᱟᱱᱟ ᱡᱮ ᱱᱚᱰᱮ ᱫᱚ ᱩᱫᱽᱫᱮᱥᱥᱚ ᱯᱩᱥᱴᱟᱹ ᱥᱟᱺᱦᱤᱡ ᱢᱮᱱᱟᱜᱼᱟ

ᱛᱟᱦᱞᱮ ᱚᱱᱮ ᱚᱱᱟ ᱥᱟᱵᱡᱮᱠᱴ ᱫᱚ ᱪᱤᱠᱟᱹ ᱦᱩᱭᱩᱜᱼᱟ ᱯᱩᱥᱴᱟᱹᱣ ᱥᱟᱺᱦᱤᱡ ᱥᱚᱫᱚᱨ ᱦᱩᱭᱩᱜᱼᱟ ᱟᱨ ᱮ ᱵᱚᱪᱚᱱ ᱨᱮ ᱟᱹᱨᱩ ᱦᱩᱭᱩᱜᱼᱟ ᱮ ᱵᱚᱪᱚᱱ ᱟᱹᱨᱩ ᱞᱮᱠᱷᱟᱱ ᱪᱮᱫ ᱦᱩᱭᱩᱜᱼᱟ ᱮ ᱵᱚᱪᱚᱱ ᱨᱮ ᱡᱩᱫᱤ ᱵᱚᱱ ᱟᱹᱨᱩᱭᱟ ᱞᱚᱡᱤᱠᱮᱞ ᱯᱷᱚᱨᱢ ᱟᱵᱚ ᱮ ᱵᱚᱪᱚᱱ ᱨᱮ ᱮᱸᱰᱮᱠᱷᱟᱱ ᱪᱮᱫ ᱦᱩᱭᱩᱜᱼᱟ ᱚᱠᱛᱚ ᱫᱚ ᱦᱩᱭᱩᱜ ᱠᱟᱱᱟ ᱚᱠᱛᱚ ᱫᱚ ᱦᱩᱭᱩᱜ ᱠᱟᱱᱟ ᱧᱤᱫᱟᱹ ᱦᱩᱭᱱᱟ ᱛᱟᱦᱚᱞᱮ ᱱᱤᱛ ᱫᱚ ᱧᱤᱫᱟᱹ ᱚᱱᱟᱜᱮ ᱡᱮᱦᱮᱛᱩ ᱩᱫᱽᱫᱮᱥᱥᱚ ᱯᱩᱥᱴᱟᱹ ᱥᱟᱺᱦᱤᱡ ᱢᱮᱱᱟᱜ ᱟᱠᱟᱫᱟ ᱚᱱᱟ ᱠᱷᱟᱹᱛᱤᱨ ᱮ ᱵᱚᱪᱚᱱ ᱨᱮᱵᱚᱱ ᱟᱹᱨᱩ ᱠᱮᱫᱟ ᱟᱨ ᱚᱱᱟ ᱨᱮᱱᱟᱜ ᱡᱟᱦᱟᱸ ᱩᱫᱽᱫᱮᱥᱥᱚ ᱥᱮ ᱥᱟᱵᱡᱮᱠᱴ ᱚᱱᱟ ᱪᱮᱫ ᱠᱮᱫᱟᱵᱚᱱ ᱚᱱᱟ ᱫᱚ ᱟᱵᱚ ᱫᱚ ᱯᱩᱥᱴᱟᱹᱣ ᱠᱮᱫᱟᱵᱚᱱ ᱪᱮᱫ ᱞᱮᱠᱟ ᱠᱟᱛᱮ ᱯᱩᱥᱴᱟᱹᱣ ᱠᱮᱫᱟ ᱡᱮ ᱚᱠᱛᱚ ᱫᱚ ᱦᱩᱭᱩᱜ ᱠᱟᱱᱟ ᱪᱮᱫ ᱧᱤᱫᱟᱹ ᱛᱟᱦᱚᱞᱮ ᱱᱤᱛᱟᱜ ᱚᱠᱛᱚ

ᱚᱱᱟ ᱡᱟᱦᱟᱸ ᱥᱟᱵᱡᱮᱠᱴ ᱥᱮ ᱩᱫᱽᱫᱮᱥᱥᱚ ᱚᱱᱟ ᱪᱤᱠᱟᱹ ᱵᱚᱱ ᱚᱱᱟ ᱫᱚ ᱯᱩᱥᱴᱟᱹᱣ ᱩᱛᱟᱹᱨ ᱦᱩᱭᱩᱜᱼᱟ ᱦᱩᱭᱱᱟ ᱤᱱᱟᱹ ᱛᱟᱭᱚᱢ ᱡᱟᱦᱟᱸ ᱵᱚᱱ ᱧᱮᱞᱟ ᱡᱮ ᱠᱚᱪᱤᱛ ᱡᱟᱦᱟᱸ ᱫᱚ ᱵᱟᱝᱞᱟ ᱠᱟᱛᱷᱟ ᱜᱮ ᱢᱮᱱᱟᱜᱼᱟ ᱠᱚᱪᱤᱛ ᱠᱚᱫᱟᱪᱤᱛ ᱟᱹᱰᱤ ᱠᱚᱢ ᱱᱟᱥᱮᱱᱟᱜ ᱱᱚᱜᱼᱚ ᱱᱚᱝᱠᱟᱱ ᱟᱹᱲᱟᱹ ᱠᱚ ᱡᱩᱫᱤ ᱟᱵᱚ ᱟᱹᱭᱟᱹᱛ ᱨᱮᱵᱚᱱ ᱧᱟᱢᱟ ᱮᱸᱰᱮᱠᱷᱟᱱ ᱩᱱᱫᱚ ᱪᱮᱫ ᱵᱚᱱ ᱪᱤᱠᱟᱹᱭᱟ ᱩᱱᱫᱚ ᱩᱵᱚᱪᱚᱱ ᱨᱮᱵᱚᱱ ᱟᱹᱜᱩᱭᱟ ᱢᱮᱱᱠᱷᱟᱱ ᱚᱱᱮ ᱚᱱᱟ ᱠᱚ ᱟᱹᱲᱟᱹ ᱥᱟᱶᱛᱮ ᱡᱩᱫᱤ ᱱᱚᱵᱚᱨᱛᱚᱠ ᱡᱟᱦᱟᱱᱟᱜ ᱟᱹᱲᱟᱹ ᱥᱮᱞᱮᱫ ᱛᱟᱦᱮᱱᱟ ᱮᱸᱰᱮᱠᱷᱟᱱ ᱩᱱᱫᱚ ᱪᱮᱫ ᱵᱚᱱ ᱪᱤᱠᱟᱹᱭᱟ ᱚᱱᱟ ᱫᱚ ᱩᱵᱚᱪᱚᱱ ᱨᱮᱵᱚᱱ ᱟᱹᱜᱩᱭᱟ ᱛᱟᱦᱞᱮ ᱡᱩᱫᱤ ᱵᱚᱱ ᱧᱮᱞᱟ ᱠᱚᱪᱤᱛ ᱠᱚᱫᱟᱪᱤᱛ ᱟᱹᱰᱤ ᱠᱚᱢ ᱱᱟᱥᱮᱱᱟᱜ

ᱥᱩᱠᱷᱤ ᱱᱚᱣᱟ ᱟᱹᱭᱟᱹᱛ ᱢᱮᱱᱟᱜᱼᱟ ᱛᱟᱦᱞᱮ ᱱᱚᱣᱟ ᱟᱹᱭᱟᱹᱛ ᱟᱵᱚ ᱞᱚᱡᱤᱠᱮᱞ ᱯᱷᱚᱨᱢ ᱨᱮ ᱤᱫᱤ ᱦᱩᱭᱩᱜ ᱛᱟᱵᱚᱱᱟ ᱛᱟᱦᱞᱮ ᱠᱟᱛᱷᱟ ᱪᱮᱫ ᱛᱟᱦᱮᱸ ᱠᱟᱱᱟ ᱡᱮ ᱡᱩᱫᱤ ᱧᱮᱞᱚᱜᱼᱟ ᱪᱤᱛ ᱠᱚᱫᱟᱪᱤᱛ ᱟᱹᱰᱤ ᱠᱚᱢ ᱱᱟᱥᱮᱱᱟᱜ ᱱᱚᱜᱼᱚ ᱱᱚᱝᱠᱟᱱ ᱟᱹᱲᱟᱹ ᱠᱚ ᱟᱹᱭᱟᱹᱛ ᱨᱮ ᱛᱟᱦᱮᱱᱟ ᱮᱸᱰᱮᱠᱷᱟᱱ ᱚᱱᱮ ᱚᱱᱟ ᱟᱹᱭᱟᱹᱛ ᱠᱚᱫᱚ ᱟᱵᱚ ᱪᱮᱫ ᱵᱚᱱ ᱪᱤᱠᱟᱹᱭᱟ ᱚᱱᱟ ᱠᱚᱫᱚ ᱟᱵᱚ ᱚᱵᱚᱪᱚᱱ ᱨᱮᱵᱚᱱ ᱟᱹᱨᱩᱭᱟ ᱟᱨ ᱪᱮᱫ ᱡᱩᱫᱤ ᱚᱱᱮ ᱚᱱᱟ ᱠᱚ ᱥᱟᱶᱛᱮ ᱪᱮᱫ ᱛᱟᱦᱮᱱᱟ

ᱟᱨ ᱥᱩᱠᱷᱤ ᱫᱚ ᱦᱩᱭᱩᱜ ᱠᱟᱱ ᱛᱟᱵᱚᱱᱟ ᱟᱵᱚᱱᱟᱜ ᱵᱤᱫᱷᱮᱭ ᱛᱟᱦᱞᱮ ᱡᱩᱫᱤ ᱵᱚᱱ ᱧᱮᱞᱟ ᱡᱮ ᱠᱚᱫᱟᱪᱤᱛ ᱠᱚᱪᱤᱛ ᱟᱹᱰᱤ ᱠᱚᱢ ᱱᱟᱥᱮᱱᱟᱜ ᱱᱚᱜᱼᱚ ᱱᱚᱝᱠᱟᱱ ᱟᱹᱲᱟᱹ ᱢᱮᱱᱟᱜ ᱟᱠᱟᱫᱟ ᱛᱟᱦᱞᱮ ᱚᱱᱟ ᱫᱚ ᱟᱵᱚ ᱫᱚ ᱚᱵᱚᱪᱚᱱ ᱨᱮᱵᱚᱱ ᱟᱹᱨᱩᱭᱟ ᱟᱨ ᱡᱩᱫᱤ ᱚᱱᱟ ᱠᱚ ᱟᱹᱲᱟᱹ ᱥᱟᱶᱛᱮ ᱧᱮᱞᱟᱵᱚᱱ ᱡᱮ ᱱᱚᱨᱛᱷᱚᱠ ᱠᱟᱛᱷᱟ ᱢᱮᱱᱟᱜ ᱟᱠᱟᱫᱟ ᱛᱟᱦᱞᱮ ᱩᱱᱫᱚ ᱪᱮᱫ ᱵᱚᱱ ᱪᱤᱠᱟᱹᱭᱟ ᱟᱵᱚ ᱫᱚ ᱚᱱᱟ ᱫᱚ ᱟᱭ ᱵᱚᱪᱚᱱ ᱨᱮᱵᱚᱱ ᱟᱹᱨᱩᱭᱟ ᱡᱩᱫᱤ ᱱᱚᱜᱼᱚ ᱱᱚᱰᱮ ᱛᱟᱦᱮᱸ ᱠᱚᱜᱼᱟ ᱡᱮ ᱢᱟᱹᱱᱢᱤ ᱠᱚᱫᱟᱪᱤᱛ ᱥᱩᱠᱷᱤ ᱵᱟᱝ ᱠᱟᱱᱟ ᱠᱚ ᱱᱚᱣᱟ ᱥᱟᱶ ᱛᱮᱜᱮ ᱛᱟᱦᱮᱸᱭᱮᱱᱟ

ᱦᱩᱭᱱᱟ ᱱᱚᱜᱼᱚᱭ ᱡᱮ ᱱᱚᱜᱼᱚᱭ ᱟᱵᱚ ᱟᱹᱭᱟᱹᱛ ᱠᱚ ᱵᱚᱪᱚᱱ ᱵᱚᱱ ᱟᱹᱨᱩᱭᱮᱫᱟ ᱱᱚᱣᱟ ᱵᱚᱪᱚᱱ ᱟᱵᱚᱣᱟᱜ ᱯᱚᱲᱦᱚᱱ ᱥᱮ ᱪᱮᱯᱴᱟᱨ ᱫᱚ ᱟᱹᱰᱤ ᱜᱮ ᱜᱚᱱᱚᱝ ᱟᱱᱟᱜ ᱠᱟᱱᱟ ᱪᱮᱫᱟᱜ ᱥᱮ ᱱᱚᱜᱼᱚᱱᱟ ᱪᱮᱯᱴᱟᱨ ᱪᱮᱛᱟᱱ ᱨᱮᱜᱮ ᱟᱵᱚ ᱡᱟᱦᱟᱸ ᱛᱤᱱᱟᱹᱜ ᱞᱚᱡᱤᱠ ᱱᱚᱣᱟ ᱞᱚᱡᱤᱠ ᱠᱚᱫᱚ ᱡᱷᱚᱛᱚ ᱠᱤᱱᱛᱩ ᱱᱚᱰᱮ ᱠᱷᱚᱱᱟᱜ ᱜᱮ ᱟᱵᱚ ᱫᱚ ᱠᱚᱨᱟᱣ ᱦᱩᱭᱩᱜ ᱛᱟᱵᱚᱱᱟ ᱢᱟᱱᱮ ᱟᱵᱚ ᱟᱹᱭᱟᱹᱛ ᱠᱚ ᱮᱢᱟ ᱵᱚᱱᱟ ᱟᱹᱭᱟᱹᱛ ᱜᱮ ᱡᱩᱫᱤ ᱟᱵᱚ ᱵᱚᱪᱚᱱ ᱨᱮ ᱵᱟᱵᱚᱱ ᱟᱹᱨᱩ ᱫᱟᱲᱮᱭᱟᱜᱼᱟ ᱮᱸᱰᱮᱠᱷᱟᱱ ᱠᱤᱱᱛᱩ ᱞᱚᱡᱤᱠ ᱠᱤᱱᱛᱩ ᱟᱵᱚ ᱵᱟᱵᱚᱱ ᱠᱚᱨᱟᱣ ᱫᱟᱲᱮᱭᱟᱜᱼᱟ ᱚᱱᱮ ᱚᱱᱟᱛᱮ ᱱᱚᱣᱟ ᱫᱚ ᱠᱤᱱᱛᱩ ᱟᱹᱰᱤ ᱡᱚᱛᱷᱟᱛ ᱥᱟᱺᱦᱤᱡ ᱟᱵᱚ ᱠᱤᱱᱛᱩ ᱚᱵᱚᱥᱥᱳᱭ ᱥᱮᱪᱮᱫᱚᱜ ᱦᱩᱭᱩᱜ ᱛᱟᱵᱚᱱᱟ ᱥᱮ ᱥᱮᱬᱟ ᱞᱟᱹᱠᱛᱤ ᱠᱟᱱ ᱛᱟᱵᱚᱱᱟ ᱠᱟᱨᱚᱱ ᱵᱚᱪᱚᱱ ᱨᱮ ᱟᱵᱚ ᱵᱟᱵᱚᱱ ᱟᱹᱨᱩ ᱫᱟᱲᱮᱭᱟᱜ ᱠᱷᱟᱱ ᱟᱵᱚ ᱞᱚᱡᱤᱠ ᱠᱤᱱᱛᱩ ᱵᱟᱵᱚᱱ ᱠᱚᱨᱟᱣ ᱫᱟᱲᱮᱭᱟᱜᱼᱟ ᱛᱟᱦᱞᱮ ᱱᱚᱣᱟ ᱫᱚ ᱠᱤᱱᱛᱩ ᱟᱹᱰᱤ ᱜᱚᱱᱚᱝ ᱟᱱᱟᱜ ᱠᱟᱱ ᱜᱮᱭᱟ ᱛᱟᱦᱞᱮ ᱚᱱᱟᱛᱮ ᱟᱵᱚ ᱵᱮᱥ ᱞᱮᱠᱟ ᱱᱚᱣᱟ ᱫᱚ ᱠᱤᱱᱛᱩ ᱟᱵᱚ ᱫᱤᱥᱟᱹ ᱫᱚᱦᱚ ᱠᱟᱜ ᱮᱠᱟᱞ ᱞᱟᱹᱠᱛᱤ ᱠᱟᱱ ᱛᱟᱵᱚᱱᱟ ᱛᱚ ᱱᱤᱛ ᱵᱚᱱ ᱧᱮᱞ ᱞᱮᱜᱮ ᱡᱮ ᱱᱚᱝᱠᱟᱱ ᱟᱹᱲᱟᱹ ᱡᱟᱦᱟᱸ ᱫᱚ ᱟᱵᱚ ᱫᱚ ᱡᱚᱠᱷᱚᱱ ᱱᱮᱨᱮᱥᱚᱱ ᱪᱮᱧᱡᱽ ᱵᱚᱱ ᱠᱚᱨᱟᱣ ᱵᱟᱲᱟ ᱟᱠᱟᱜᱼᱟ ᱩᱱ ᱚᱠᱛᱚ ᱟᱵᱚ ᱪᱮᱫ ᱵᱚᱱ ᱧᱮᱞ ᱠᱟᱫᱟ ᱡᱮ ᱟᱨᱫᱟᱥ ᱛᱟᱦᱮᱱᱟ ᱟᱫᱮᱥ ᱛᱟᱦᱮᱱᱟ

ᱪᱟᱸᱫᱚ ᱵᱚᱸᱜᱟ ᱟᱢᱮ ᱥᱟᱶᱟᱭᱟᱢ ᱢᱟ ᱱᱚᱜᱼᱚᱭ ᱡᱮ ᱱᱚᱜᱼᱚ ᱱᱚᱝᱠᱟᱱᱟᱜ ᱠᱟᱛᱷᱟ ᱠᱚ ᱡᱩᱫᱤ ᱛᱟᱦᱮᱱᱟ ᱮᱸᱰᱮᱠᱷᱟᱱ ᱟᱵᱚ ᱪᱮᱫ ᱵᱚᱱ ᱪᱤᱠᱟᱹᱭᱟ ᱚᱱᱟ ᱫᱚ ᱮ ᱵᱚᱪᱚᱱ ᱨᱮᱵᱚᱱ ᱟᱹᱨᱩᱭᱟ ᱛᱟᱦᱚᱞᱮ ᱚᱱᱮ ᱚᱱᱠᱟᱱᱟᱜ ᱢᱤᱫᱴᱟᱝ ᱫᱟᱹᱭᱠᱟᱹ ᱟᱵᱚ ᱵᱚᱱ ᱧᱮᱞ ᱞᱮᱜᱮ ᱢᱮᱱᱟᱜ ᱟᱠᱟᱫᱟ ᱪᱟᱸᱫᱚ ᱵᱚᱸᱜᱟ ᱟᱢ ᱥᱟᱶᱟᱭ ᱟᱢ ᱪᱟᱸᱫᱚ ᱵᱚᱸᱜᱟ ᱟᱢ ᱠᱟᱛᱷᱟ ᱱᱚᱰᱮ ᱵᱟᱨ ᱞᱮᱠᱟᱜ ᱠᱟᱱᱟ ᱛᱟᱦᱞᱮ ᱡᱮ ᱪᱟᱸᱫᱚ ᱵᱚᱸᱜᱟ ᱥᱟᱶᱟᱭᱟᱢ ᱢᱟ ᱢᱮᱱᱫᱚ ᱪᱟᱸᱫᱚ ᱵᱚᱸᱜᱟ ᱥᱟᱶᱟᱭᱟᱢ ᱢᱟ ᱱᱚᱣᱟ ᱫᱚ ᱤᱧ ᱟᱨ ᱢᱤᱫ ᱦᱚᱲ ᱪᱮᱫ ᱤᱧ ᱢᱮᱛᱟᱭ ᱠᱟᱱᱟ ᱩᱱᱤᱧ ᱢᱮᱛᱟᱭ ᱠᱟᱱᱟ ᱡᱮ ᱪᱟᱸᱫᱚ ᱵᱚᱸᱜᱟ ᱟᱢᱮ ᱫᱟᱭᱟᱢ ᱢᱟ

ᱛᱟᱦᱚᱞᱮ ᱪᱟᱸᱫᱚ ᱵᱚᱸᱜᱟ ᱡᱮ ᱩᱱᱤ ᱥᱟᱶᱟᱭᱟ ᱱᱚᱣᱟ ᱫᱚ ᱪᱮᱫ ᱱᱚᱣᱟ ᱫᱚ ᱤᱧᱟᱹᱜ ᱤᱪᱪᱷᱟᱹ ᱠᱟᱱᱟ ᱛᱟᱦᱚᱞᱮ ᱱᱚᱜᱼᱚᱭ ᱡᱮ ᱱᱚᱜᱼᱚ ᱱᱚᱝᱠᱟᱱᱟᱜ ᱱᱚᱜᱼᱚ ᱱᱚᱝᱠᱟᱱᱟᱜ ᱟᱹᱲᱟᱹ ᱠᱚ ᱡᱩᱫᱤ ᱛᱟᱦᱮᱱᱟ ᱱᱚᱝᱠᱟᱱ ᱟᱹᱭᱟᱹ ᱡᱩᱫᱤ ᱛᱟᱦᱮᱱᱟ ᱮᱸᱰᱮᱠᱷᱟᱱ ᱟᱵᱚ ᱪᱮᱫ ᱵᱚᱱ ᱪᱤᱠᱟᱹᱭᱟ ᱚᱱᱟ ᱫᱚ ᱮ ᱵᱚᱪᱚᱱ ᱨᱮ ᱟᱵᱚ ᱵᱚᱱ ᱟᱹᱨᱩᱭᱟ ᱟᱨ ᱱᱚᱣᱟ ᱟᱵᱚ ᱵᱚᱪᱚᱱ ᱵᱚᱱ ᱯᱩᱨᱟᱹᱣᱟ

ᱡᱟᱦᱟᱸ ᱞᱮᱠᱟᱱ ᱞᱚᱡᱤᱠ ᱜᱮ ᱟᱵᱚ ᱛᱮᱵᱚᱱ ᱠᱚᱨᱟᱣ ᱫᱟᱲᱮᱭᱟᱜᱼᱟ ᱡᱟᱦᱟᱱᱟᱜ ᱟᱸᱴ ᱟᱞᱚ ᱦᱩᱭᱩᱜ ᱛᱟᱵᱚᱱ ᱢᱟ ᱚᱱᱛᱮ ᱦᱚᱸ ᱟᱵᱚ ᱠᱟᱹᱴᱤᱡ ᱦᱩᱫᱤᱥ ᱵᱚᱱ ᱫᱚᱦᱚᱭᱟ ᱛᱚ ᱱᱚᱝᱠᱟ ᱜᱮ ᱱᱚᱝᱠᱟᱱᱟᱜ ᱟᱹᱨᱤ ᱠᱚ ᱤᱫᱤ ᱠᱟᱛᱮᱫ ᱵᱚᱪᱚᱱ ᱨᱮ ᱟᱹᱨᱩ ᱤᱫᱤ ᱠᱟᱛᱮᱫ ᱟᱨᱦᱚᱸ ᱵᱚᱱ ᱜᱟᱞᱚᱪᱟ ᱛᱚ ᱛᱮᱦᱮᱧᱟᱜ ᱜᱟᱞᱚᱪ ᱫᱚ ᱛᱮᱦᱮᱧᱟᱜ ᱯᱚᱲᱦᱚᱱ ᱫᱚ ᱟᱵᱚ ᱫᱚ ᱱᱚᱰᱮ ᱜᱮᱵᱚᱱ ᱦᱟᱹᱯᱤᱫ ᱮᱫᱟ ᱛᱚ ᱛᱟᱭᱚᱢ ᱫᱟᱨᱟᱢ ᱠᱞᱟᱥ ᱨᱮ ᱟᱨᱦᱚᱸ ᱱᱚᱝᱠᱟ ᱜᱮᱵᱚᱱ ᱧᱟᱯᱟᱢᱟ ᱢᱟ ᱮᱱᱠᱷᱟᱱ ᱥᱟᱱᱟᱢ ᱠᱚᱜᱮ ᱟᱯᱮ ᱛᱮ ᱛᱟᱦᱮᱱ ᱛᱟᱵᱚᱱ ᱯᱮ ᱛᱚ ᱛᱮᱦᱮᱧᱟᱜ ᱠᱞᱟᱥ ᱫᱚ ᱱᱚᱰᱮ ᱜᱮ ᱢᱩᱪᱟᱹᱫ ᱦᱩᱭᱩᱜ ᱠᱟᱱᱟ ᱥᱟᱱᱟᱢ ᱠᱚᱜᱮ ᱥᱟᱨᱦᱟᱣ